ᱞᱩᱰᱩᱜᱩᱴᱤ ᱵᱟᱝ ᱧᱮᱞ ᱯᱮ ᱥᱮ ᱟᱪᱪᱷᱟ ᱱᱚᱣᱟ ᱨᱮᱭᱟᱜ ᱫᱷᱟᱨ ᱫᱚ ᱥᱚᱢᱟᱱᱟ ᱪᱮ ᱚᱥᱚᱢᱟᱱᱟ ᱥᱚᱢᱟᱱᱟ ᱵᱟᱝ ᱛᱮ ᱟᱪᱪᱷᱟ ᱱᱚᱰᱮ ᱛᱤᱱᱟᱹᱜ ᱜᱩᱞᱟᱹᱭ ᱟᱠᱟᱱᱟ ᱴᱤᱠᱞᱤ ᱟᱠᱟᱱ ᱫᱚ ᱱᱚᱣᱟ ᱫᱚ ᱛᱤᱱᱟᱹᱜ ᱯᱮ ᱞᱮᱠᱷᱟ ᱫᱟᱲᱮᱭᱟ ᱚ ᱢᱟᱥᱮ ᱵᱚ ᱞᱮᱠᱷᱟᱭᱟ ᱟᱪᱪᱷᱟ ᱤᱧ ᱡᱟᱦᱟᱸᱧ ᱠᱩᱞᱤ ᱯᱮᱭᱟ ᱢᱮᱱ ᱯᱮ ᱦᱳᱭ ᱟᱪᱪᱷᱟ ᱢᱚᱝᱜᱚᱞᱟ ᱱᱚᱣᱟ ᱫᱚ ᱛᱤᱱᱟᱹᱜ ᱜᱩᱞᱟᱹᱭ ᱟᱠᱟᱱᱟ ᱢᱤᱫᱴᱤᱡ ᱢᱤᱫᱴᱤᱡ ᱠᱚ ᱞᱟᱹᱭ ᱠᱮᱫᱟ ᱵᱟᱝ ᱛᱮ ᱚᱱᱟ ᱫᱚ ᱩᱫᱮᱫ ᱫᱚ ᱪᱮᱫ ᱠᱚ ᱢᱮᱛᱟᱜᱼᱟ ᱜᱩᱴᱮ ᱵᱟᱠᱷᱟᱱ ᱟᱨ ᱪᱮᱫ ᱠᱚ ᱢᱮᱛᱟᱜᱼᱟ ᱮᱠ ᱠᱚ ᱢᱮᱛᱟᱜᱼᱟ ᱵᱟᱝ ᱛᱮ ᱟᱪᱪᱷᱟ ᱚᱱᱠᱟ ᱜᱮ ᱢᱟᱥᱮ ᱱᱚᱣᱟ ᱫᱚ ᱛᱤᱱᱟᱹᱜ ᱠᱚ ᱞᱟᱹᱭ ᱟᱠᱟᱱᱟ ᱱᱚᱜᱼᱚ ᱱᱚᱣᱟ ᱯᱟᱥᱴᱟ ᱪᱷᱚᱴᱤ ᱟᱪᱪᱷᱟ ᱱᱚᱣᱟ ᱟᱵᱚ ᱥᱟᱱᱛᱟᱲ ᱫᱚ ᱪᱮᱫ ᱵᱚ ᱢᱮᱛᱟᱜᱼᱟ ᱛᱩᱨᱩᱭ ᱜᱚᱴᱟ ᱟᱪᱪᱷᱟ ᱩᱰᱤᱭᱟ ᱛᱮᱫᱚ ᱪᱷᱚᱴᱤ ᱵᱟᱝᱛᱮ ᱱᱚᱣᱟ ᱫᱚ ᱪᱮᱫ ᱠᱟᱱᱟ ᱞᱮᱠᱷᱟ ᱠᱟᱱᱟ ᱵᱟᱝᱛᱮ ᱞᱮᱠᱷᱟ ᱥᱚᱝᱠᱷᱟ ᱠᱟᱱᱟ ᱚᱝᱠᱚ ᱠᱟᱱᱟ ᱦᱮᱸ ᱪᱷᱚ ᱱᱚᱣᱟ ᱫᱚ ᱪᱷᱚ ᱵᱚ ᱢᱮᱛᱟᱜᱼᱟ ᱟᱪᱪᱷᱟ ᱟᱢ ᱢᱮᱱ ᱢᱮᱥᱮ ᱱᱚᱣᱟ ᱫᱚ ᱛᱤᱱᱟᱹᱜ ᱠᱟᱱᱟ ᱛᱤᱱᱟᱹᱜ ᱴᱤ ᱛᱤᱱᱟᱹᱜ

ᱡᱟᱦᱳ ᱟᱹᱰᱤ ᱜᱟᱱ ᱯᱮ ᱵᱟᱲᱟᱭᱟ ᱫᱩ ᱱᱤᱛᱚᱜ ᱫᱚ ᱛᱟᱵᱚ ᱫᱩᱲᱩᱵ ᱯᱮ ᱚᱞᱚᱜ ᱡᱚ ᱚᱞᱚᱜ ᱯᱮ ᱟᱨ ᱮᱱᱮᱡ ᱡᱚ ᱮᱱᱮᱡ ᱯᱮ ᱵᱟᱝ ᱛᱮ ᱦᱚᱸ ᱴᱷᱤᱠ ᱜᱮᱭᱟ